ᱛᱤᱥ ᱡᱩᱱ ᱦᱩᱞ ᱢᱟᱦᱟ ᱫᱚ ᱟᱞᱚ ᱯᱮ ᱢᱟᱱᱟᱣᱟ ᱱᱤᱭᱟᱹ ᱫᱚ ᱫᱤᱠᱩᱣᱟᱜ ᱠᱟᱱᱟ ᱱᱤᱭᱟᱹ ᱫᱚ ᱟᱯᱮ ᱫᱚ ᱦᱩᱞ ᱢᱟᱦᱟ ᱫᱚ ᱵᱟᱝ ᱱᱤᱭᱟᱹ ᱫᱚ ᱜᱩᱞ ᱢᱟᱦᱟ ᱯᱮ ᱢᱟᱱᱟᱣ ᱮᱫᱟ ᱦᱩᱞ ᱢᱟᱦᱟ ᱠᱷᱟᱹᱛᱤᱨ ᱟᱯᱮ ᱨᱮᱱ ᱵᱟᱹᱦᱩ ᱵᱤᱴᱤ ᱠᱚ ᱥᱟᱶ ᱟᱹᱰᱤ ᱡᱟᱹᱥᱛᱤ ᱱᱟᱦᱟᱪᱟᱨ ᱦᱩᱭᱩᱜ ᱠᱟᱱᱟ ᱦᱩᱞ ᱢᱟᱦᱟ ᱧᱩᱛᱩᱢ ᱛᱮ ᱟᱯᱮ ᱢᱮᱞᱟ ᱯᱮ ᱦᱩᱭ ᱦᱚᱪᱚᱭᱟ ᱟᱨ ᱟᱯᱮ ᱢᱮᱞᱟ ᱠᱷᱟᱹᱛᱤᱨ ᱛᱮᱜᱮ ᱟᱹᱰᱤ ᱡᱟᱹᱥᱛᱤ ᱜᱷᱚᱴᱱᱟ ᱦᱩᱭᱩᱜ ᱠᱟᱱ ᱛᱟᱯᱮᱭᱟ ᱱᱚᱝᱠᱟ ᱢᱤᱫᱴᱮᱱ ᱫᱤᱠᱩᱭ ᱢᱮᱱᱮᱫ ᱠᱟᱱ ᱛᱟᱦᱮᱱᱟ ᱛᱚ ᱫᱮᱞᱟ ᱵᱚᱱ ᱛᱮᱦᱮᱧᱟᱜ ᱵᱷᱤᱰᱤᱭᱳ ᱨᱮ ᱯᱩᱨᱟᱹ ᱵᱤᱥᱛᱟᱨ ᱛᱮᱵᱚᱱ ᱵᱩᱡᱷᱟᱹᱣᱟ ᱛᱤᱱᱟᱹᱜ ᱥᱟᱹᱨᱤᱭᱟᱜ ᱠᱟᱱᱟ ᱟᱨ ᱛᱤᱱᱟᱹᱜ ᱵᱟᱹᱲᱤᱡᱟᱜ ᱠᱟᱛᱷᱟ ᱠᱟᱱᱟ ᱱᱤᱭᱟᱹ ᱠᱚ ᱵᱩᱡᱷᱟᱹᱣ ᱞᱟᱹᱜᱤᱫ ᱫᱚ ᱵᱷᱤᱰᱤᱭᱳ ᱯᱩᱨᱟᱹ ᱯᱮ ᱧᱮᱞ ᱛᱟᱵᱚᱱᱟ ᱵᱤᱪ ᱨᱮ ᱟᱞᱚ ᱯᱮ ᱥᱠᱤᱯᱟ ᱛᱚ ᱫᱮᱞᱟ ᱵᱚᱱ ᱵᱷᱤᱰᱤᱭᱳ ᱵᱚᱱ ᱥᱩᱨᱩ ᱞᱟᱹᱜᱤᱫ ᱟᱭᱢᱟ ᱚᱱᱠᱟ ᱟᱵᱚ ᱫᱷᱟᱹᱨᱛᱤ ᱨᱮ ᱠᱨᱟᱱᱛᱤᱠᱟᱨᱤ ᱦᱩᱞᱜᱟᱹᱨᱤᱭᱟ ᱡᱟᱦᱟᱸ ᱫᱚ ᱡᱚᱱᱚᱢ ᱠᱚ ᱦᱟᱛᱟᱣ ᱟᱠᱟᱫᱟ ᱟᱨ ᱟᱵᱚ ᱫᱷᱟᱹᱨᱛᱤ ᱞᱟᱹᱜᱤᱫ ᱜᱮ ᱡᱤᱣᱤ ᱠᱚ ᱟᱞᱟᱭ ᱟᱠᱟᱫᱟ ᱢᱮᱱᱠᱷᱟᱱ ᱩᱱᱠᱩ ᱠᱚᱣᱟᱜ ᱵᱟᱨᱮ ᱨᱮ ᱥᱮ ᱯᱩᱨᱟᱹ ᱵᱤᱥᱛᱟᱨ ᱛᱮ ᱵᱟᱵᱚᱱ ᱵᱟᱲᱟᱭᱟ ᱛᱮᱦᱮᱧ ᱚᱱᱠᱟᱱ ᱦᱩᱞᱜᱟᱹᱨᱤᱭᱟᱣᱟᱜ ᱜᱮᱵᱚᱱ ᱜᱟᱞᱚᱪᱟ ᱡᱟᱦᱟᱸ ᱫᱚ ᱟᱵᱚ ᱫᱷᱟᱹᱨᱛᱤ ᱞᱟᱹᱜᱤᱫ ᱟᱹᱠᱤᱱᱟᱜ ᱡᱤᱣᱤ ᱠᱤᱱ ᱟᱞᱟᱭ ᱟᱠᱟᱫᱟ ᱟᱢᱮᱢ ᱵᱟᱲᱟᱭ ᱜᱮᱭᱟ ᱟᱴᱷᱟᱨᱚᱥᱚ ᱥᱟᱱᱛᱟᱣᱚᱱ ᱨᱮᱭᱟᱜ ᱵᱤᱫᱽᱨᱳᱦ ᱡᱟᱦᱟᱸ ᱫᱚ ᱟᱵᱚ ᱵᱷᱟᱨᱚᱛ ᱫᱤᱥᱚᱢ ᱨᱮᱭᱟᱜ ᱯᱨᱚᱛᱷᱚᱢ ᱥᱚᱛᱚᱱᱛᱨᱚ ᱥᱚᱝᱜᱨᱟᱢ ᱦᱚᱸᱠᱚ ᱢᱮᱛᱟᱣᱟᱜ ᱠᱟᱱᱟ ᱚᱱᱟ ᱠᱷᱚᱱ ᱞᱟᱦᱟ ᱟᱵᱚ ᱵᱷᱟᱨᱚᱛ ᱫᱤᱥᱚᱢ ᱨᱮ ᱟᱹᱰᱤ ᱞᱟᱹᱴᱩ ᱵᱤᱫᱽᱨᱳᱦ ᱦᱩᱭ ᱞᱮᱱᱟ ᱡᱟᱦᱟᱸ ᱫᱚ ᱟᱹᱫᱤᱵᱟᱹᱥᱤ ᱥᱟᱱᱛᱟᱞ ᱵᱤᱫᱽᱨᱳᱦ ᱠᱚ ᱢᱮᱛᱟᱣᱟᱜ ᱠᱟᱱᱟ ᱡᱟᱦᱟᱸ ᱫᱚ ᱥᱟᱱᱛᱟᱞ ᱯᱨᱚᱜᱟᱱᱟ ᱯᱨᱚᱢᱚᱱᱰᱚᱞ ᱨᱮ ᱵᱟᱨᱭᱟ ᱦᱩᱞᱜᱟᱹᱨᱤᱭᱟᱹ ᱡᱚᱱᱚᱢ ᱠᱤᱱ ᱦᱟᱛᱟᱣ ᱮᱫᱟ ᱡᱟᱦᱟᱸ ᱫᱚ ᱥᱟᱦᱮᱵᱽᱜᱚᱸᱡᱽ ᱟᱛᱳ ᱵᱷᱚᱜᱽᱱᱟᱰᱤ ᱨᱮ ᱟᱨ ᱩᱱᱠᱤᱱᱟᱜ ᱧᱩᱛᱩᱢ ᱫᱚ ᱦᱩᱭᱩᱜ ᱠᱟᱱᱟ ᱥᱤᱫᱳ ᱟᱨ ᱠᱟᱹᱱᱩ ᱥᱤᱫᱚ ᱟᱜ ᱡᱚᱱᱚᱢ ᱫᱚ ᱦᱩᱭᱩᱜ ᱠᱟᱱ ᱛᱟᱭᱟ ᱟᱴᱷᱟᱨᱚᱥᱚ ᱵᱟᱭᱤᱥ ᱤᱥᱣᱤ ᱨᱮ ᱟᱨ ᱠᱟᱱᱩ ᱟᱜ ᱡᱚᱱᱚᱢ ᱫᱚ ᱦᱩᱭᱩᱜ ᱠᱟᱱ ᱛᱟᱭᱟ ᱟᱴᱷᱟᱨᱚᱥᱚ ᱪᱚᱵᱤᱥ ᱤᱥᱣᱤ ᱨᱮ ᱟᱨ ᱱᱩᱠᱤᱱ ᱥᱟᱶᱛᱮ ᱟᱨᱦᱚᱸ ᱵᱚᱭᱦᱟ ᱠᱚ ᱛᱟᱦᱮᱸ ᱠᱟᱱᱟ ᱡᱟᱦᱟᱸ ᱫᱚ ᱪᱟᱸᱫ ᱟᱨ ᱵᱷᱮᱨᱚ ᱯᱷᱩᱞᱚ ᱟᱨ ᱡᱷᱟᱱᱚ ᱱᱩᱠᱩ ᱦᱚᱸ ᱥᱟᱱᱟᱢ ᱡᱟᱣᱟ ᱜᱤᱫᱽᱨᱟᱹ ᱦᱚᱸᱠᱚ ᱢᱮᱛᱟᱣ ᱠᱚ ᱠᱟᱱ ᱛᱟᱦᱮᱱᱟ ᱥᱟᱱᱟᱢ ᱠᱷᱚᱱ ᱯᱟᱹᱦᱤᱞ ᱟᱵᱚ ᱵᱷᱟᱨᱚᱛ ᱫᱤᱥᱚᱢ ᱨᱮ अंग्रेज बंगाल ᱨᱮᱠᱚ ᱦᱮᱡ ᱞᱟᱦᱟ ᱞᱮᱱᱟ ᱟᱨ ᱵᱟᱝᱜᱟᱞ ᱠᱷᱚᱱ ᱟᱵᱚ ᱡᱷᱟᱨᱠᱷᱚᱸᱰ ᱡᱟᱦᱟᱸ ᱫᱚ ᱥᱤᱝᱵᱷᱩᱢ ᱚᱞᱦᱚᱱ ᱮᱨᱤᱭᱟ ᱠᱚ ᱢᱮᱛᱟᱣᱟᱜ ᱠᱟᱱᱟ ᱚᱸᱰᱮ ᱠᱚᱫᱚᱢ ᱠᱚ ᱫᱚᱦᱚ ᱞᱟᱦᱟ ᱞᱮᱫᱟ ᱚᱸᱰᱮ ᱠᱷᱚᱱ ᱜᱮ ᱯᱩᱨᱟᱹ

ᱩᱱᱤ ᱡᱚᱢ ᱧᱩ ᱠᱮᱫᱟ ᱛᱚ ᱚᱸᱰᱮᱱᱟᱜ ᱟᱹᱰᱤ ᱡᱟᱹᱥᱛᱤ ᱢᱚᱥᱚᱞᱟᱭ ᱠᱩᱥᱤᱭᱟᱜ ᱛᱟᱦᱮᱱᱟ ᱱᱚᱸᱰᱮᱱ ᱠᱚ ᱦᱚᱲ ᱢᱮᱛᱟ ᱟᱠᱚ ᱠᱟᱱᱟ ᱡᱮ ᱟᱞᱮ ᱭᱩᱨᱳᱯ ᱨᱮᱫᱚ ᱱᱚᱝᱠᱟᱱᱟᱜ ᱢᱚᱥᱚᱞᱟ ᱫᱚ ᱵᱟᱝ ᱵᱮᱱᱟᱜ ᱢᱮᱱᱠᱷᱟᱱ ᱩᱱᱤ ᱧᱮᱞ ᱛᱟᱭ ᱛᱮ ᱵᱩᱫᱷᱤ ᱵᱷᱟᱨᱚᱛ ᱫᱤᱥᱚᱢ ᱨᱮᱭᱟᱜ ᱢᱚᱥᱚᱞᱟ ᱱᱚᱸᱰᱮ ᱠᱚᱢ ᱨᱮᱴ ᱛᱮ ᱦᱟᱛᱟᱣ ᱠᱟᱛᱮ ᱭᱩᱨᱳᱯ ᱮ ᱤᱫᱤᱭᱮᱫ ᱠᱟᱱ ᱛᱟᱦᱮᱱᱟ ᱟᱹᱠᱷᱨᱤᱧ ᱟᱨ ᱚᱸᱰᱮ ᱥᱮᱞᱤᱝ ᱮᱫ ᱠᱟᱱ ᱛᱟᱦᱮᱱᱟ ᱟᱨ ᱡᱚᱠᱷᱚᱱ ᱱᱤᱭᱟᱹ ᱢᱚᱥᱚᱞᱟ

ᱟᱨ ᱱᱚᱰᱮ ᱵᱟᱹᱭ ᱵᱟᱹᱭ ᱛᱮ ᱯᱟᱥᱱᱟᱣ ᱠᱚ ᱫᱷᱩᱨᱟᱹᱣ ᱮᱱ ᱠᱷᱟᱱ ᱟᱵᱚ ᱤᱱᱰᱤᱭᱟ ᱨᱮᱱ ᱟᱵᱚ ᱵᱷᱟᱨᱚᱛ ᱫᱤᱥᱚᱢ ᱨᱮᱱ ᱦᱚᱲ ᱦᱚᱸ ᱟᱹᱰᱤ ᱡᱟᱹᱥᱛᱤ ᱵᱚᱠᱟ ᱜᱮᱵᱚᱱ ᱛᱟᱦᱮᱸ ᱠᱟᱱᱟ ᱪᱮᱫᱟᱜ ᱥᱮ ᱤᱭᱩᱨᱳᱯ ᱨᱮᱭᱟᱜ ᱠᱤᱪᱨᱤᱡ ᱧᱮᱞᱛᱮ ᱟᱵᱚ ᱟᱹᱰᱤ ᱨᱟᱹᱥᱠᱟᱹ ᱵᱚᱱ ᱟᱹᱭᱠᱟᱹᱣᱮᱫ ᱠᱟᱱ ᱛᱟᱦᱮᱱᱟ ᱟᱨ ᱩᱱ ᱥᱚᱢᱚᱭ ᱚᱱᱟ ᱨᱟᱹᱥᱠᱟᱹ ᱟᱹᱭᱠᱟᱹᱣ ᱛᱮ ᱱᱚᱰᱮᱱ ᱠᱚ ᱦᱚᱲ ᱠᱚ ᱢᱮᱱᱮᱫ ᱠᱟᱱ ᱛᱟᱦᱮᱱᱟ ᱤᱭᱩᱨᱳᱯ ᱨᱮᱱ ᱪᱮᱫ ᱞᱮᱠᱟ ᱤᱝᱨᱮᱡᱽ ᱦᱚᱲ ᱮᱥᱮᱞ ᱢᱮᱱᱟᱜ ᱠᱚᱣᱟ ᱚᱱᱠᱟ ᱜᱮ ᱯᱟᱥᱮ ᱟᱵᱚ ᱦᱚᱸ ᱱᱩᱠᱩᱣᱟᱜ ᱠᱤᱪᱨᱤᱡ ᱠᱚ ᱦᱚᱨᱚᱜ ᱠᱟᱛᱮ ᱵᱚᱱ ᱮᱥᱮᱞᱚᱜ ᱚᱱᱟ ᱤᱭᱟᱹᱛᱮ ᱩᱱᱠᱩᱣᱟᱜ ᱵᱤᱡᱽᱱᱮᱥ ᱱᱚᱰᱮ ᱦᱚᱸ ᱟᱹᱰᱤ ᱡᱟᱹᱥᱛᱤ ᱪᱟᱞᱟᱜ ᱮᱦᱚᱵ ᱮᱱ ᱛᱟᱠᱚᱣᱟ ᱥᱳᱞᱞᱳᱥᱚ ᱟᱥᱤ ᱨᱮ

ᱚᱱᱟ ᱠᱷᱚᱱ ᱡᱟᱹᱥᱛᱤ ᱥᱚᱢᱚᱭ ᱟᱵᱚ ᱡᱷᱟᱲᱠᱷᱚᱸᱰ ᱨᱮ ᱵᱚᱞᱚᱜ ᱨᱮ ᱦᱟᱛᱟᱣ ᱞᱮᱫ ᱛᱟᱠᱚᱣᱟ ᱥᱟᱱᱛᱟᱞ ᱯᱟᱨᱜᱟᱱᱟ ᱯᱟᱹᱦᱤᱞ ᱤᱝᱨᱮᱡᱽ ᱠᱚ ᱡᱚᱝᱜᱚᱞ ᱛᱟᱨᱟᱭ ᱦᱚᱸᱠᱚ ᱢᱮᱛᱟᱣᱟᱜ ᱠᱟᱱ ᱛᱟᱦᱮᱸᱫ ᱟᱨ ᱱᱚᱝᱠᱟ ᱞᱮᱠᱟ ᱟᱭᱢᱟ ᱨᱚᱠᱚᱢ ᱟᱵᱚ ᱠᱚ ᱥᱟᱨᱦᱟᱣᱮᱫ ᱵᱚᱱ ᱟᱵᱚ ᱡᱷᱟᱲᱠᱷᱚᱸᱰ ᱨᱮ ᱤᱝᱨᱮᱡᱽ ᱨᱮᱞᱣᱮ ᱯᱟᱴᱨᱤ ᱵᱮᱱᱟᱣ ᱞᱟᱹᱜᱤᱫ ᱟᱵᱚᱣᱟᱜ ᱵᱤᱨ ᱵᱩᱨᱩ ᱫᱟᱨᱮ ᱱᱟᱹᱲᱤ ᱱᱤᱭᱟᱹ ᱠᱚ ᱢᱟᱜ ᱠᱟᱛᱮ ᱠᱚ ᱚᱪᱚᱭᱮᱫ ᱠᱟᱱ ᱛᱟᱵᱚᱱ ᱠᱟᱱᱟ ᱟᱨ ᱡᱟᱦᱟᱸ ᱛᱤᱱᱟᱹᱜ ᱜᱮ ᱵᱨᱤᱴᱤᱥ ᱥᱚᱨᱠᱟᱨ ᱡᱚᱢᱤᱱᱫᱟᱨ ᱡᱟᱦᱟᱸ ᱫᱚ ᱞᱟᱹᱴᱩ ᱞᱟᱹᱴᱩ ᱴᱷᱤᱠᱮᱫᱟᱨ ᱢᱮᱱᱟᱜ ᱠᱚᱣᱟ ᱟᱵᱚᱣᱟᱜ ᱡᱚᱢᱤ ᱡᱟᱭᱜᱟ ᱦᱟᱛᱟᱣ ᱨᱮᱭᱟᱜ ᱠᱚ ᱠᱚᱥᱤᱥᱮᱫ ᱠᱟᱱ ᱛᱟᱦᱮᱸᱱᱟ ᱟᱵᱚ ᱥᱟᱱᱛᱟᱲ ᱵᱨᱤᱴᱤᱥ ᱥᱚᱨᱠᱟᱨ ᱨᱮᱱ ᱱᱚᱠᱚᱨ ᱵᱚᱱ ᱵᱮᱱᱟᱣ ᱟᱠᱟᱱ ᱛᱟᱦᱮᱸ ᱵᱟᱯᱞᱟ ᱠᱟᱱ ᱛᱟᱢ ᱪᱟᱦᱮ ᱵᱷᱚᱡᱽ ᱠᱟᱱ ᱛᱟᱢ ᱪᱟᱦᱮ ᱵᱷᱟᱸᱰᱟᱱ ᱠᱟᱱ ᱛᱟᱢ ᱪᱟᱦᱮ ᱡᱟᱦᱟᱸᱴᱟᱜ ᱯᱨᱳᱜᱨᱟᱢ ᱠᱟᱱ ᱛᱟᱢ ᱪᱟᱦᱮ ᱡᱟᱦᱟᱸᱴᱟᱜ ᱜᱤᱫᱽᱨᱟᱹᱭ ᱡᱚᱱᱚᱢᱮᱱ ᱛᱟᱢ ᱛᱚ ᱱᱤᱭᱟᱹ ᱠᱚ ᱥᱟᱱᱟᱢ ᱨᱮᱭᱟᱜ ᱟᱵᱚ ᱴᱷᱮᱱ ᱠᱷᱚᱱ ᱴᱮᱠᱥ ᱠᱚ ᱦᱟᱛᱟᱣᱮᱫ ᱠᱟᱱ ᱛᱟᱦᱮᱱᱟ ᱟᱨ ᱡᱟᱦᱟᱸᱭ ᱜᱮ ᱱᱚᱣᱟ ᱵᱟᱨᱮ ᱨᱮ ᱠᱟᱛᱷᱟ ᱠᱚ ᱨᱟᱠᱟᱵᱮᱫ ᱠᱟᱱ ᱛᱟᱦᱮᱱᱟ ᱛᱚ ᱩᱱᱠᱩ ᱫᱚ ᱰᱟᱭᱨᱮᱠᱴ ᱠᱚ ᱜᱚᱡ ᱮᱫ ᱠᱚ ᱛᱟᱦᱮᱱᱟ ᱵᱨᱤᱴᱤᱥ ᱥᱚᱨᱠᱟᱨ ᱪᱮᱫ ᱞᱮᱠᱟ ᱟᱵᱚ ᱨᱮᱱ ᱵᱟᱹᱦᱩ ᱵᱤᱴᱤ ᱛᱟᱠᱚ ᱥᱟᱶ ᱟᱹᱰᱤ ᱡᱟᱹᱥᱛᱤ ᱱᱟᱦᱟᱪᱟᱨ ᱠᱚ ᱠᱟᱹᱢᱤᱭᱮᱫ ᱠᱟᱱ ᱛᱟᱦᱮᱱᱟ ᱚᱱᱟ ᱚᱠᱛᱮ ᱜᱮ ᱟᱵᱚ ᱨᱮᱱ ᱢᱟᱦᱟᱱᱟᱭᱚᱠ ᱡᱟᱦᱟᱸᱭ ᱫᱚ ᱦᱤᱨᱳ ᱩᱱᱠᱤᱱ ᱡᱚᱱᱚᱢ ᱠᱤᱱ ᱦᱟᱛᱟᱣ ᱮᱫᱟ ᱟᱨ ᱩᱱᱠᱤᱱ ᱡᱚᱱᱚᱢ ᱦᱟᱛᱟᱣ ᱠᱟᱛᱮ ᱪᱮᱫ ᱞᱮᱠᱟ ᱱᱚᱛᱮ ᱵᱨᱤᱴᱤᱥ ᱥᱚᱨᱠᱟᱨ ᱟᱵᱚ ᱩᱯᱚᱨ ᱨᱮ ᱠᱚᱪᱞᱚᱱᱮᱫ ᱠᱟᱱ ᱛᱟᱦᱮᱱᱟ ᱟᱨ ᱠᱚᱪᱞᱚᱱ ᱵᱟᱲᱦᱟᱣ ᱪᱟᱞᱟᱜ ᱠᱟᱱ ᱛᱟᱦᱮᱱᱟ ᱚᱱᱠᱟ ᱜᱮ ᱱᱩᱠᱤᱱ ᱥᱤᱫᱚ ᱟᱨ ᱠᱟᱹᱱᱩ ᱠᱤᱱ ᱵᱟᱲᱦᱟᱣ ᱪᱟᱞᱟᱜ ᱠᱟᱱ ᱛᱟᱦᱮᱱᱟ ᱟᱨ ᱡᱚᱠᱷᱚᱱ ᱱᱩᱠᱤᱱ ᱠᱤᱱ ᱦᱟᱨᱟ ᱧᱚᱜ ᱱᱟ ᱛᱚ ᱩᱱ ᱥᱚᱢᱚᱭ ᱱᱚᱰᱮᱱ ᱠᱚ ᱟᱵᱚ ᱨᱮᱱ ᱟᱹᱫᱤᱵᱟᱹᱥᱤ ᱠᱚᱠᱤᱱ ᱢᱮᱛᱟᱣ ᱠᱚ ᱠᱟᱱ ᱛᱟᱦᱮᱱᱟ ᱡᱮ ᱟᱯᱮ ᱫᱚ ᱟᱝᱜᱽᱨᱮᱡᱽ ᱠᱚᱣᱟᱜ ᱠᱟᱛᱷᱟ ᱫᱚ ᱵᱟᱵᱚᱱ ᱟᱸᱡᱚᱢᱟ ᱩᱱᱠᱩ ᱡᱟᱦᱟᱸ ᱜᱮᱠᱚ ᱢᱮᱱ ᱚᱱᱟ ᱠᱚ ᱠᱟᱛᱷᱟ ᱫᱚ ᱵᱟᱵᱚᱱ ᱟᱸᱡᱚᱢᱟ ᱩᱱᱠᱩᱣᱟᱜ ᱠᱟᱛᱷᱟ ᱛᱮᱫᱚ ᱛᱤᱥ ᱨᱮᱜᱮ ᱵᱟᱵᱚᱱ ᱪᱟᱞᱟᱜᱼᱟ ᱢᱮᱱᱠᱷᱟᱱ ᱱᱤᱭᱟᱹ ᱠᱚ ᱩᱱ ᱥᱚᱢᱚᱭ ᱩᱱᱠᱩ ᱵᱟᱠᱚ ᱦᱩᱫᱤᱥᱮᱫ ᱠᱟᱱ ᱛᱟᱦᱮᱱᱟ ᱩᱱᱠᱩᱣᱟᱜ ᱠᱟᱛᱷᱟ ᱦᱚᱸᱠᱚ ᱟᱸᱡᱚᱢᱮᱫ ᱠᱟᱱ ᱛᱟᱦᱮᱱᱟ ᱥᱤᱫᱚ ᱠᱟᱹᱱᱩᱣᱟᱜ ᱠᱟᱛᱷᱟ ᱫᱚ ᱵᱟᱠᱚ ᱟᱸᱡᱚᱢᱮᱫ ᱠᱟᱱ ᱟᱨ ᱱᱩᱠᱤᱱ ᱫᱚ ᱟᱹᱰᱤ ᱡᱟᱹᱥᱛᱤ ᱠᱤᱱ ᱢᱮᱛᱟᱣ ᱠᱚ ᱠᱟᱱ ᱛᱟᱦᱮᱱᱟ ᱟᱵᱚ ᱥᱟᱱᱛᱟᱲ ᱡᱮ ᱟᱯᱱᱟᱨ ᱦᱚᱠ ᱞᱟᱹᱜᱤᱫ ᱫᱚ ᱟᱯᱱᱟᱨ ᱛᱮᱜᱮ ᱵᱚᱱ ᱞᱟᱹᱲᱦᱟᱹᱭᱟ ᱢᱮᱱᱠᱷᱟᱱ ᱪᱤᱞᱤ ᱜᱮ ᱱᱤᱭᱟᱹ ᱨᱮ ᱵᱟᱠᱚ ᱢᱮᱫ ᱞᱩᱛᱩᱨ ᱟᱠᱟᱫ ᱠᱤᱱ ᱠᱟᱱ ᱩᱱᱠᱤᱱᱟᱜ ᱫᱚ ᱠᱟᱹᱴᱤᱡ ᱠᱷᱚᱱ ᱜᱮ ᱢᱚᱱᱮ ᱛᱟᱦᱮᱸ ᱠᱟᱱ ᱛᱟᱹᱠᱤᱱᱟ ᱡᱮ ᱟᱵᱚ ᱤᱝᱨᱮᱡᱽ ᱫᱚ ᱱᱚᱰᱮ ᱠᱷᱚᱱ ᱫᱚᱵᱚᱱ ᱞᱟᱜᱟ ᱠᱚᱣᱟ ᱠᱩᱠᱢᱩ ᱞᱮᱠᱟᱛᱮ ᱥᱤᱫᱚ ᱫᱚ ᱮᱨᱟᱞ ᱫᱚᱢ ᱫᱚᱨᱥᱚᱱᱮ ᱧᱮᱞ ᱞᱮᱫᱟ ᱡᱟᱦᱮᱨ ᱮᱨᱟ ᱢᱟᱨᱟᱝ ᱵᱩᱨᱩ ᱢᱟᱨᱟᱝ ᱴᱷᱟᱹᱠᱩᱨ ᱵᱤᱨ ᱵᱚᱸᱜᱟ ᱥᱤᱢᱟᱹ ᱵᱚᱸᱜᱟ ᱚᱲᱟᱜ ᱵᱚᱸᱜᱟ ᱦᱟᱯᱲᱟᱢ ᱠᱚ ᱢᱚᱬᱮ ᱠᱚ ᱛᱩᱨᱩᱭ ᱠᱚ ᱱᱩᱠᱩ ᱠᱚᱣᱟᱜ ᱟᱹᱰᱤ ᱡᱟᱹᱥᱛᱤ ᱠᱩᱠᱢᱩᱭ ᱧᱮᱞᱮᱫ ᱠᱟᱱ ᱛᱟᱦᱮᱱᱟ ᱟᱨ ᱠᱚ ᱢᱮᱛᱟᱣᱟᱭ ᱠᱟᱱ ᱛᱟᱦᱮᱱᱟ ᱮᱵᱷᱮᱱᱚᱜ ᱯᱮ ᱪᱤᱨᱜᱟᱹᱞᱚᱜ ᱯᱮ ᱡᱩᱢᱤᱫᱚᱜ ᱯᱮ ᱟᱜ ᱥᱟᱨ ᱠᱟᱹᱯᱤ ᱛᱟᱨᱣᱟᱲᱤ ᱥᱟᱵ ᱯᱮ ᱥᱟᱱᱛᱟᱞ ᱪᱮᱛᱟᱱ ᱨᱮ ᱦᱩᱭᱩᱜ ᱠᱟᱱ ᱡᱳᱨ ᱡᱩᱞᱩᱢ ᱵᱤᱨᱳᱫ ᱞᱟᱹᱜᱤᱫ ᱛᱤᱸᱜᱩᱱ ᱯᱮ ᱦᱚᱲ ᱠᱚᱛᱟᱢ ᱥᱟᱹᱫᱷᱤᱱ ᱠᱚ ᱱᱚᱣᱟ ᱠᱟᱛᱷᱟ ᱟᱡ ᱵᱚᱭᱦᱟ ᱠᱟᱹᱱᱦᱩ ᱟᱨ ᱟᱡ ᱵᱟᱵᱟ ᱪᱩᱱᱩᱭ ᱞᱟᱹᱭᱟᱫ ᱠᱤᱱ ᱛᱟᱦᱮᱱᱟ ᱥᱤᱫᱚ ᱫᱚ ᱥᱟᱢ ᱯᱟᱨᱜᱟᱱᱟ ᱫᱤᱥᱚᱢ ᱦᱚᱲ ᱵᱟᱲᱟᱭ ᱦᱚᱪᱚ ᱠᱚ ᱞᱟᱹᱜᱤᱫ ᱠᱟᱛᱷᱟᱭ ᱯᱟᱥᱱᱟᱣ ᱞᱮᱫᱟ ᱱᱩᱠᱩ ᱥᱟᱱᱟᱢ ᱵᱚᱭᱦᱟ ᱠᱚᱣᱟᱜ ᱠᱟᱛᱷᱟ ᱢᱤᱞᱟᱹᱣ ᱮᱱ ᱛᱟᱠᱚᱣᱟ ᱜᱟᱞᱢᱟᱨᱟᱣ ᱩᱨᱤᱡ ᱠᱮᱫᱟ ᱠᱚ ᱱᱩᱠᱩ ᱜᱮ ᱥᱟᱱᱟᱢ ᱡᱚᱛᱚ ᱵᱚᱭᱦᱟ ᱟᱛᱳ ᱟᱛᱳ ᱥᱮᱱ ᱠᱟᱛᱮ ᱚᱸᱰᱮᱱ ᱠᱚ ᱦᱚᱲ ᱠᱚ ᱡᱩᱢᱤᱫ ᱞᱮᱫ ᱠᱚᱣᱟ ᱡᱟᱦᱟᱸ ᱫᱚ 30 ᱡᱩᱱ 1855 ᱤᱥᱣᱤ ᱨᱮ ᱵᱷᱚᱜᱽᱱᱟᱰᱤ ᱴᱟᱺᱰᱤ ᱨᱮ ᱢᱟᱨᱟᱝ ᱫᱩᱯᱲᱩ ᱠᱚ ᱫᱚᱦᱚ ᱞᱮᱫᱼᱟ ᱢᱮᱱ ᱟᱠᱚ ᱩᱱ ᱦᱤᱞᱳᱜ 400 ᱠᱷᱚᱱ ᱦᱚᱸ ᱡᱟᱹᱥᱛᱤ ᱟᱛᱳ ᱨᱮᱱ ᱦᱚᱲ ᱠᱚ ᱥᱮᱴᱮᱨ ᱞᱮᱱᱟ ᱞᱟᱜᱽᱵᱷᱟᱜᱽ ᱚᱸᱰᱮ

ᱟᱨ ᱩᱱᱠᱩᱣᱟᱜ ᱠᱟᱛᱷᱟ ᱛᱮᱫᱚ ᱟᱵᱚ ᱫᱚ ᱛᱤᱥ ᱦᱚᱸ ᱵᱟᱵᱚᱱ ᱪᱟᱞᱟᱜ ᱚᱠᱚᱭ ᱦᱚᱸ ᱵᱨᱤᱴᱤᱥ ᱥᱚᱨᱠᱟᱨ ᱟᱫᱮᱥ ᱟᱞᱚ ᱯᱮ ᱢᱟᱱᱟᱣ ᱥᱟᱱᱟᱢ ᱦᱚᱲ ᱢᱤᱞᱟᱹᱣ ᱛᱮ ᱩᱱᱠᱩ ᱫᱚᱵᱚᱱ ᱜᱚᱡ ᱪᱟᱵᱟ ᱜᱚᱫ ᱠᱟᱠᱚ ᱥᱟᱱᱟᱢ ᱦᱚᱲ ᱟᱸᱜ ᱥᱟᱨ ᱠᱟᱹᱯᱤ ᱛᱟᱨᱣᱟᱲᱤ ᱨᱮᱰᱤ ᱯᱮ ᱫᱚᱦᱚᱭ ᱛᱟᱵᱚᱱᱟ ᱱᱤᱛᱚᱜ ᱫᱚ ᱢᱟᱨᱟᱝ ᱵᱩᱨᱩ ᱞᱟᱹᱜᱤᱫ ᱤᱝᱨᱮᱡᱽ ᱫᱚ ᱫᱟᱲᱮ ᱵᱚᱱ ᱮᱢᱟᱣᱟᱭᱟ ᱟᱨ ᱱᱤᱭᱟᱹ ᱵᱤᱪᱟᱹᱨ ᱦᱩᱭ ᱠᱟᱛᱮ ᱠᱤᱪᱷᱩ ᱫᱤᱱ ᱵᱟᱫ ᱨᱮᱞ ᱱᱤᱨᱢᱟᱱ ᱵᱤᱵᱷᱟᱜᱽ ᱨᱮᱱ ᱴᱷᱤᱠᱟᱹᱫᱟᱨ ᱯᱮᱭᱟ ᱜᱚᱜᱚ ᱦᱚᱲ ᱵᱚᱞᱟᱛᱠᱟᱨ ᱧᱩᱛᱩᱢ ᱛᱮ ᱵᱟᱹᱱᱫᱤ ᱵᱮᱱᱟᱣ ᱟᱠᱟᱫ ᱠᱚ ᱛᱟᱦᱮᱱᱟ ᱠᱮᱫ ᱟᱠᱟᱫ ᱠᱚ ᱛᱟᱦᱮᱱᱟ ᱥᱟᱱᱛᱟᱞ ᱠᱨᱟᱱᱛᱤᱠᱟᱨᱤ ᱟᱹᱰᱤ ᱡᱟᱹᱥᱛᱤ ᱠᱚ ᱨᱟᱸᱜᱟᱣᱮᱱᱟ ᱥᱤᱫᱷᱟᱹ ᱪᱟᱞᱟᱣ ᱠᱟᱛᱮ ᱠᱟᱹᱱᱦᱩ ᱫᱚ ᱡᱟᱦᱟᱸ ᱴᱷᱮᱡ ᱜᱮ ᱯᱩᱞᱤᱥ ᱚᱯᱷᱤᱥᱟᱨ ᱡᱟᱦᱟᱸᱭ ᱫᱚ ᱵᱨᱤᱴᱤᱥ ᱥᱚᱨᱠᱟᱨ ᱨᱮᱱ ᱢᱮᱱᱟᱜ ᱠᱚᱣᱟ ᱩᱱᱠᱩ ᱠᱚ ᱥᱤᱫᱷᱟᱹᱭ ᱜᱚᱡᱮᱫ ᱠᱚ ᱞᱟᱹᱲᱦᱟᱹᱭ ᱡᱟᱹᱥᱛᱤᱭᱮᱱᱟ ᱟᱝᱨᱮᱡᱽ ᱡᱟᱦᱟᱸ ᱴᱷᱮᱱ ᱜᱮᱠᱚ ᱜᱚᱡ ᱦᱚᱪᱚᱜ ᱠᱟᱱ ᱛᱟᱦᱮᱱᱟ ᱥᱤᱢ ᱥᱩᱠᱨᱤ ᱞᱮᱠᱟ ᱵᱤᱧ ᱟᱨ ᱪᱮᱢᱮᱧᱟᱜ ᱞᱟᱹᱲᱦᱟᱹᱭ ᱞᱮᱠᱟ ᱟᱹᱰᱤ ᱡᱟᱹᱥᱛᱤ ᱵᱟᱲᱦᱟᱣᱮᱱᱟ ᱟᱵᱚ ᱥᱟᱱᱛᱟᱞ ᱠᱚᱣᱟᱜ ᱠᱟᱹᱢᱤ ᱧᱮᱞᱛᱮ ᱵᱨᱤᱴᱤᱥ ᱥᱚᱨᱠᱟᱨ ᱡᱟᱦᱟᱸᱭ ᱫᱚ ᱟᱝᱨᱮᱡᱽ ᱠᱟᱱᱟ ᱠᱚ ᱩᱱᱠᱩ ᱵᱚᱛᱚᱨ ᱮᱱᱟ ᱠᱚ ᱟᱨ ᱵᱚᱛᱚᱨ ᱤᱭᱟᱹ ᱛᱮ ᱩᱱᱠᱩ ᱟᱨᱦᱚᱸ ᱥᱮᱱᱟ ᱠᱚ ᱛᱮᱭᱟᱨ ᱠᱮᱫ ᱠᱚᱣᱟ ᱵᱟᱦᱨᱮ ᱠᱷᱚᱱ ᱠᱚ ᱟᱹᱜᱩ ᱠᱮᱫ ᱠᱚᱣᱟ᱾ ᱥᱟᱛ ᱡᱩᱞᱟᱭ ᱟᱴᱷᱟᱨᱚ ᱥᱚ ᱯᱟᱪᱯᱚᱱ ᱤᱥᱣᱤ ᱨᱮᱭᱟᱜ ᱫᱤᱱ ᱛᱟᱦᱮᱸ ᱠᱟᱱᱟ ᱡᱟᱦᱟᱸ ᱫᱚ ᱥᱟᱱᱛᱟᱞ ᱡᱟᱢᱤᱱᱫᱟᱨ ᱴᱷᱤᱠᱮᱫᱟᱨ ᱟᱜ ᱚᱲᱟᱜ ᱵᱟᱠᱚ ᱪᱟᱞᱟᱣ ᱞᱮᱱᱟ ᱠᱟᱹᱢᱤ ᱞᱟᱹᱜᱤᱫ ᱛᱚ ᱩᱱ ᱦᱤᱞᱚᱜ ᱟᱹᱰᱤ ᱡᱚᱵᱚᱨᱡᱚᱥᱛᱤ ᱠᱚ ᱤᱫᱤᱭᱮᱫ ᱠᱚ ᱛᱟᱦᱮᱱᱟ ᱡᱚᱠᱷᱚᱱ ᱩᱱᱠᱩ ᱠᱚ ᱤᱫᱤᱭᱮᱫ ᱠᱚ ᱛᱟᱦᱮᱱᱟ ᱛᱚ ᱩᱱ ᱥᱚᱢᱚᱭ ᱩᱱᱠᱩ ᱥᱟᱢᱟᱝ ᱨᱮ ᱥᱤᱫᱚ ᱠᱟᱹᱱᱦᱩ ᱠᱤᱱ ᱜᱟᱸᱰᱮ ᱞᱮᱱᱟ ᱟᱨ ᱜᱟᱸᱰᱮ ᱠᱟᱛᱮ ᱩᱱᱠᱩ ᱴᱷᱤᱠᱟᱹᱫᱟᱨ ᱠᱤᱱ ᱢᱮᱛᱟᱣ ᱠᱚ ᱠᱟᱱᱟ ᱱᱤᱛᱚᱜ ᱫᱚ ᱟᱯᱮ ᱡᱟᱦᱟᱸ ᱛᱤᱱᱟᱹᱜ ᱟᱞᱮ ᱯᱮ ᱠᱚᱪᱞᱚᱱ ᱠᱟᱜ ᱞᱮᱭᱟ ᱱᱤᱛᱚᱜ ᱫᱚ ᱟᱯᱮ ᱫᱚ ᱟᱞᱮ ᱴᱷᱮᱱ ᱠᱷᱚᱱ ᱫᱚ ᱵᱟᱯᱮ ᱵᱟᱧᱪᱟᱜᱼᱟ ᱢᱤᱫ ᱢᱤᱫ ᱠᱟᱛᱮ ᱮᱠᱫᱚᱢ ᱜᱚᱡ ᱪᱟᱵᱟ ᱜᱚᱫ ᱠᱟᱯᱮ ᱢᱤᱫ ᱫᱚᱢ ᱤᱥᱟᱨᱟ ᱨᱮᱜᱮ ᱫᱤᱜᱷᱤ ᱨᱮᱱ ᱫᱨᱚᱜᱟ ᱰᱟᱭᱨᱮᱠᱴ ᱠᱚ ᱜᱚᱡ ᱠᱮᱫᱮᱭᱟ ᱟᱨ ᱵᱨᱤᱴᱤᱥ ᱥᱤᱯᱟᱹᱦᱤ ᱦᱚᱸ ᱠᱚ ᱜᱚᱡ ᱦᱚᱪᱚ ᱞᱮᱱᱟ ᱩᱱᱤ ᱟᱨ ᱱᱚᱛᱮ ᱠᱟᱹᱱᱦᱩ ᱯᱩᱨᱩᱫᱷᱩᱲᱤᱭᱟ

ᱯᱚᱸᱪᱤᱥ ᱴᱤ ᱥᱤᱯᱟᱹᱦᱤ ᱟᱨ ᱯᱚᱸᱪᱤᱥ ᱴᱤ ᱟᱝᱜᱽᱨᱮᱡᱽ ᱚᱯᱷᱤᱥᱟᱨ ᱠᱚ ᱜᱚᱡ ᱞᱮᱫ ᱠᱚᱣᱟ ᱱᱚᱣᱟ ᱨᱟᱸᱜᱟᱣ ᱛᱮᱜᱮ ᱟᱝᱜᱽᱨᱮᱡᱽ ᱫᱚ ᱥᱤᱫᱩ ᱠᱟᱹᱱᱩ ᱩᱯᱟᱹᱨ ᱨᱮ ᱤᱱᱟᱢ ᱠᱤᱱ ᱫᱚᱦᱚ ᱞᱮᱫᱼᱟ ᱟᱨ ᱤᱱᱟᱢ ᱫᱚᱦᱚ ᱠᱟᱛᱮ ᱱᱚᱰᱮ ᱠᱚ ᱦᱚᱲ ᱠᱤᱱ ᱢᱮᱛᱟᱣᱟᱫ ᱠᱚᱣᱟ ᱡᱟᱦᱟᱸᱭ ᱜᱮ ᱥᱤᱫᱩ ᱟᱨ ᱠᱟᱹᱱᱩ ᱯᱮ ᱥᱟᱵ ᱠᱤᱱ ᱩᱱᱠᱩ ᱫᱚ ᱤᱱᱟᱢ ᱞᱮ ᱮᱢᱟᱣ ᱯᱮᱭᱟ ᱟᱨ ᱚᱱᱟ ᱞᱟᱞᱚᱪ ᱛᱮ ᱤᱱᱟᱢ ᱠᱷᱟᱹᱛᱤᱨ ᱛᱮ ᱱᱤᱛᱚᱜ ᱟᱵᱚ ᱨᱮᱱ ᱡᱟᱦᱟᱸᱭ ᱦᱩᱞᱜᱟᱹᱨᱤᱭᱟᱹ ᱥᱤᱫᱩ ᱠᱟᱹᱱᱩ ᱱᱩᱠᱤᱱ ᱟᱵᱚ ᱫᱷᱩᱲᱤ ᱫᱷᱟᱹᱨᱛᱤ ᱨᱮ ᱵᱟᱹᱱᱩᱜ ᱠᱤᱱᱟ ᱟᱵᱚ ᱨᱟᱡᱽ ᱨᱮ ᱡᱟᱦᱟᱸ ᱱᱤᱭᱟᱹ ᱞᱟᱞᱚᱪ ᱢᱮᱱᱟᱜ ᱟᱥᱮ ᱱᱤᱭᱟᱹ ᱫᱚ ᱟᱹᱰᱤ ᱵᱟᱹᱲᱤᱡ ᱜᱮᱭᱟ ᱥᱤᱫᱩ ᱠᱟᱹᱱᱩ ᱡᱟᱦᱟᱸ ᱠᱚ ᱥᱟᱵ ᱠᱮᱫ ᱠᱤᱱ ᱚᱱᱟ ᱫᱚ ᱯᱚᱭᱥᱟ ᱠᱷᱟᱹᱛᱤᱨ ᱯᱚᱭᱥᱟ ᱞᱟᱞᱚᱪ ᱠᱷᱟᱹᱛᱤᱨ ᱛᱮ ᱥᱤᱫᱩ ᱠᱟᱹᱱᱩ ᱨᱮᱱ ᱡᱟᱦᱟᱸᱭ ᱥᱚᱸᱜᱮ ᱠᱚ ᱛᱟᱦᱮᱸ ᱠᱟᱱᱟ ᱩᱱᱠᱩ ᱤᱝᱨᱮᱡᱽ ᱥᱮᱫ ᱠᱚ ᱪᱟᱞᱟᱣ ᱮᱱᱟ ᱟᱨ ᱤᱝᱨᱮᱡᱽ ᱥᱮᱫ ᱥᱮᱱ ᱠᱟᱛᱮ ᱚᱱᱠᱟ ᱞᱮᱠᱟ ᱠᱟᱛᱮ ᱠᱚ ᱥᱟᱵ ᱦᱚᱪᱚ ᱞᱮᱫ ᱠᱤᱱᱟ ᱡᱟᱦᱟᱸ ᱫᱚ 9 ᱚᱜᱚᱥᱴ ᱥᱤᱫᱩ ᱠᱚ ᱥᱟᱵ ᱞᱮᱫᱮᱭᱟ ᱟᱨ ᱵᱷᱟᱜᱚᱞᱯᱩᱨ ᱛᱷᱟᱱᱟ ᱠᱚ ᱤᱫᱤ ᱞᱮᱫᱮᱭᱟ ᱵᱟᱱᱟᱨ ᱵᱚᱭᱦᱟ ᱠᱷᱩᱞᱮ ᱟᱢ ᱠᱚ ᱯᱷᱟᱹᱥᱤ ᱞᱮᱫ ᱠᱤᱱᱟ ᱥᱤᱫᱩ ᱫᱚ ᱵᱟᱨᱦᱮᱰ ᱥᱮᱫ ᱨᱮ ᱡᱟᱦᱟᱸ ᱫᱚ ᱯᱟᱸᱪ ᱠᱟᱴᱷᱤᱭᱟ ᱵᱟᱨᱤ ᱫᱟᱨᱮ ᱠᱚ ᱢᱮᱛᱟᱣᱟᱜ ᱠᱟᱱᱟ ᱚᱱᱟ ᱨᱮᱠᱚ ᱯᱷᱟᱹᱥᱤ ᱞᱮᱫᱮᱭᱟ ᱱᱩᱭ ᱯᱷᱟᱹᱥᱤ ᱜᱚᱡ ᱛᱟᱭᱚᱢ ᱜᱮ ᱯᱟᱸᱪ ᱠᱷᱚᱱ ᱪᱷᱚ ᱥᱟᱛ ᱴᱤ ᱡᱤᱞᱟ ᱢᱤᱞᱟᱹᱣ ᱠᱟᱛᱮ ᱢᱤᱫᱴᱮᱱ ᱥᱚᱝᱜᱚᱴᱷᱚᱱ ᱠᱚ ᱵᱮᱱᱟᱣ ᱞᱮᱫᱟ ᱡᱟᱦᱟᱸ ᱫᱚ ᱥᱟᱱᱛᱷᱟᱞ ᱯᱟᱨᱜᱟᱱᱟ ᱮᱠᱴ ᱠᱚ ᱵᱮᱱᱟᱣ ᱞᱮᱫᱟ ᱡᱟᱦᱟᱸ ᱛᱤᱱᱟᱹᱜ ᱜᱮ ᱱᱤᱛᱚᱜ ᱥᱤᱫᱩ ᱠᱟᱹᱱᱩ ᱵᱟᱨᱮ ᱨᱮᱵᱚᱱ ᱠᱟᱛᱷᱟᱭᱮᱫ ᱠᱟᱱ ᱥᱮ ᱩᱱᱠᱤᱱᱟᱜ ᱠᱟᱹᱢᱤ ᱦᱚᱨᱟ ᱵᱚᱱ ᱩᱭᱦᱟᱹᱨᱮᱫ ᱠᱟᱱ ᱱᱤᱭᱟᱹ ᱫᱚ ᱫᱷᱟᱹᱨᱛᱤ ᱢᱩᱪᱟᱹᱫᱚᱜ ᱫᱷᱟᱹᱵᱤᱡ ᱛᱟᱦᱮᱱ ᱜᱮᱭᱟ ᱱᱩᱱᱟᱹᱜ ᱞᱟᱹᱴᱩ ᱠᱟᱹᱦᱱᱤ ᱛᱟᱦᱮᱱ ᱛᱩᱞᱩᱡ ᱟᱵᱚ ᱫᱤᱠᱩᱣᱟᱜ ᱠᱟᱛᱷᱟ ᱛᱮᱵᱚᱱ ᱪᱟᱞᱟᱜᱼᱟ ᱵᱟᱝ ᱵᱚᱭᱦᱟ ᱫᱤᱠᱩᱣᱟᱜ ᱠᱟᱛᱷᱟ ᱛᱮᱫᱚ ᱛᱤᱥ ᱨᱮᱦᱚᱸ ᱵᱟᱵᱚᱱ ᱪᱟᱞᱟᱜᱼᱟ ᱦᱩᱞ ᱢᱟᱦᱟ ᱨᱮ ᱪᱮᱫ ᱞᱮᱠᱟ ᱥᱤᱫᱩ ᱠᱟᱹᱱᱩ ᱠᱤᱱ ᱞᱟᱹᱲᱦᱟᱹᱭ ᱞᱮᱱᱟ ᱚᱱᱠᱟ ᱜᱮ ᱱᱤᱛᱚᱜ ᱟᱵᱚ ᱦᱚᱸ ᱪᱷᱟᱹᱛᱤᱠ ᱡᱟᱹᱛᱤ ᱩᱯᱚᱨ ᱵᱚᱱ ᱞᱟᱹᱲᱦᱟᱹᱭᱟ ᱪᱮᱫᱟᱜ ᱥᱮ ᱟᱵᱚ ᱨᱮᱱ ᱡᱟᱦᱟᱸ ᱵᱟᱹᱦᱩ ᱵᱤᱴᱤ ᱛᱟᱠᱚ ᱠᱚ ᱦᱩᱭᱱᱟ ᱩᱱᱠᱩ ᱠᱚ ᱩᱯᱟᱹᱨ ᱟᱹᱰᱤ ᱡᱟᱹᱥᱛᱤ ᱠᱚ ᱱᱟᱦᱟᱪᱟᱨ ᱮᱫᱟ ᱥᱮ ᱚᱱᱟ ᱦᱚᱸᱯᱮ ᱢᱮᱱ ᱫᱟᱲᱮᱭᱟᱜᱼᱟ ᱟᱵᱚ ᱡᱟᱦᱟᱸ ᱡᱩᱢᱤ ᱡᱟᱭᱜᱟ ᱮᱢᱟᱱ ᱛᱮᱭᱟᱜ ᱟᱹᱰᱤ ᱡᱟᱹᱥᱛᱤ ᱟᱵᱚ ᱩᱯᱟᱹᱨ ᱨᱮ ᱱᱤᱭᱟᱹ ᱠᱚᱦᱚᱸ ᱠᱚ ᱨᱮᱡ ᱮᱫ ᱵᱚᱱᱟ ᱟᱨ ᱟᱵᱚ ᱚᱱᱟ ᱵᱤᱨᱳᱫ ᱠᱟᱛᱮ ᱦᱚᱸ ᱥᱚᱞᱩᱥᱚᱱ ᱜᱮ ᱵᱟᱝ ᱦᱩᱭᱩᱜ ᱠᱟᱱ ᱛᱟᱵᱚᱱᱟ ᱧᱮᱞ ᱢᱮ ᱵᱚᱭᱦᱟ ᱟᱵᱚᱣᱟᱜ ᱫᱤᱥᱚᱢ ᱟᱵᱚᱣᱟᱜ ᱨᱟᱡᱽ ᱱᱤᱭᱟᱹ ᱢᱮᱱ ᱠᱟᱛᱮ ᱫᱚ ᱵᱟᱝ ᱦᱩᱭᱩᱜᱼᱟ ᱱᱤᱭᱟᱹ ᱠᱟᱹᱢᱤ ᱩᱫᱩᱜ ᱦᱩᱭᱩᱜᱼᱟ ᱪᱮᱫ ᱞᱮᱠᱟ ᱥᱤᱫᱩ ᱠᱟᱹᱱᱩ ᱟᱹᱠᱤᱱᱟᱜ ᱦᱚᱠ ᱞᱟᱹᱜᱤᱫ ᱠᱤᱱ ᱞᱟᱹᱲᱦᱟᱹᱭ ᱞᱮᱱᱟ ᱚᱱᱠᱟ ᱜᱮ ᱟᱵᱚ ᱦᱚᱸ ᱟᱯᱱᱟᱨ ᱦᱚᱠ ᱞᱟᱹᱜᱤᱫ ᱵᱚᱱ ᱞᱟᱹᱲᱦᱟᱹᱭᱟ ᱛᱤᱥ ᱨᱮᱦᱚᱸ ᱵᱟᱵᱚᱱ ᱯᱟᱹᱪᱩᱜᱼᱟ ᱚᱱᱟ ᱤᱭᱟᱹᱛᱮ ᱟᱵᱚ ᱦᱚᱸ ᱥᱤᱫᱩ ᱠᱟᱹᱱᱩ ᱞᱮᱠᱟ ᱮᱠᱥᱮᱱ ᱵᱚᱱ ᱦᱟᱛᱟᱣᱟ ᱡᱟᱦᱟᱸᱴᱟᱜ ᱦᱚᱠ ᱠᱟᱱ ᱛᱟᱵᱚᱱᱟ ᱚᱱᱟ ᱨᱮᱵᱚᱱ ᱞᱟᱹᱲᱦᱟᱹᱭᱟ ᱛᱚ ᱛᱮᱦᱮᱧᱟᱜ ᱵᱷᱤᱰᱤᱭᱳ ᱥᱮ ᱡᱟᱦᱟᱸ ᱛᱤᱱᱟᱹᱜ ᱜᱮᱯᱮ ᱠᱩᱥᱤᱭᱟᱜ ᱡᱩᱫᱤ ᱯᱮ ᱠᱩᱥᱤᱭᱟᱜ ᱛᱟᱵᱚᱱ ᱠᱷᱟᱡ ᱠᱩᱥᱤ ᱛᱮ ᱞᱟᱭᱤᱠ ᱛᱟᱵᱚᱱ ᱯᱮ ᱥᱟᱵᱥᱠᱨᱟᱭᱤᱵ ᱛᱟᱵᱚᱱ ᱯᱮ ᱟᱨ ᱡᱟᱫᱟ ᱥᱮ ᱡᱟᱫᱟ ᱥᱮᱭᱟᱨ ᱛᱟᱵᱚᱱ ᱯᱮ ᱟᱨ ᱛᱮᱦᱮᱧᱟᱜ ᱵᱷᱤᱰᱤᱭᱳ ᱫᱚ ᱱᱚᱰᱮ ᱜᱮᱵᱚᱱ ᱢᱩᱪᱟᱹᱫᱟ ᱯᱷᱤᱨ ᱵᱚᱱ ᱧᱟᱯᱟᱢᱟ ᱱᱮᱠᱥᱴ ᱵᱷᱤᱰᱤᱭᱳ ᱨᱮ ᱢᱟ ᱮᱱᱠᱷᱟᱱ ᱢᱩᱪᱟᱹᱫ ᱡᱚᱦᱟᱨ ᱥᱤᱫᱩ ᱠᱟᱹᱱᱩ ᱦᱤᱛ ᱞᱟᱹᱭ ᱯᱷᱩᱞᱳ ᱡᱷᱟᱱᱚ ᱦᱤᱛ ᱞᱟᱹᱭ ᱦᱩᱞ ᱡᱚᱦᱟᱨ